ᱡᱚᱦᱟᱨ ᱜᱮ ᱥᱟᱱᱟᱢ ᱧᱩᱛᱩᱢ ᱧᱮᱞ ᱵᱚᱭᱦᱟ ᱢᱤᱥᱤ ᱠᱚ ᱤᱧ ᱜᱮ ᱟᱢᱚᱞ ᱢᱟᱨᱰᱤ ᱟᱨ ᱛᱟᱝ ᱨᱟᱜ ᱛᱮ ᱟᱵᱚ ᱫᱤᱥᱚᱢ ᱠᱟᱛᱷᱟ ᱭᱩᱴᱩᱵᱽ ᱪᱮᱱᱮᱞ ᱨᱮ ᱛᱮᱦᱮᱧ ᱤᱧ ᱥᱟᱞᱟᱜ ᱢᱮᱱᱟᱭᱟ ᱡᱟᱦᱟᱸᱭ ᱫᱚ ᱨᱚᱧᱡᱚᱱ ᱢᱟᱨᱟᱱᱰᱤ ᱥᱟᱥᱟᱱᱛᱟ ᱜᱚᱢᱠᱮ ᱡᱚᱦᱟᱨ ᱜᱮ ᱡᱚᱦᱟᱨ ᱜᱮ ᱟᱪᱪᱷᱟ ᱢᱟᱲᱟᱝ ᱨᱮ ᱟᱵᱮᱱ ᱛᱟᱵᱮᱱᱟᱜ ᱯᱚᱨᱤᱪᱚᱭ ᱞᱟᱹᱭ ᱵᱮᱱ ᱟᱹᱞᱤᱧ ᱫᱚ ᱨᱚᱧᱡᱚᱱ ᱢᱟᱨᱟᱱᱰᱤ ᱟᱛᱳ ᱯᱟᱥᱮᱱᱴᱟ

ᱱᱚᱣᱟ ᱫᱚ ᱞᱟᱹᱠᱛᱤ ᱜᱮᱭᱟ ᱵᱚᱞᱮ ᱟᱹᱰᱤ ᱜᱮ ᱪᱮᱫᱟᱜ ᱠᱤ ᱡᱚᱛᱚ ᱡᱚᱛᱚ ᱡᱟᱹᱛᱤ ᱨᱮᱱ ᱡᱚᱛᱚ ᱫᱷᱚᱨᱚᱢ ᱠᱳᱰ ᱠᱚ ᱧᱟᱢ ᱠᱟᱫᱟ ᱦᱮᱱᱟᱜ ᱛᱟᱠᱚᱣᱟ ᱟᱪᱪᱷᱟ ᱟᱨ ᱟᱵᱚᱣᱟᱜ ᱜᱮ ᱵᱟᱹᱱᱩᱜᱼᱟ ᱟᱵᱚ ᱜᱮ ᱵᱷᱟᱨᱚᱛ ᱫᱤᱥᱚᱢ ᱨᱮᱱ ᱢᱩᱞᱱᱤᱣᱟᱥᱤ ᱟᱹᱫᱤᱵᱟᱹᱥᱤ ᱮᱱᱛᱮ ᱨᱮᱦᱚᱸ ᱫᱷᱚᱨᱚᱢ ᱠᱳᱰ ᱜᱮ ᱵᱟᱹᱱᱩᱜ ᱛᱟᱵᱚᱱᱟ ᱦᱮᱸ ᱚᱱᱟ ᱞᱮᱠᱟᱛᱮ ᱢᱮᱱ ᱦᱚᱪᱚᱭ ᱫᱟᱞᱤᱧ ᱵᱚᱞᱮ ᱫᱷᱚᱨᱚᱢ ᱠᱳᱰ ᱦᱚᱸ ᱟᱹᱰᱤ ᱞᱟᱹᱠᱛᱤ ᱜᱮᱭᱟ ᱟᱪᱪᱷᱟ जैसे कोई ᱧᱮᱞ ᱠᱚᱵᱮᱱ ᱦᱤᱱᱫᱩ ᱫᱷᱚᱨᱚᱢ ᱩᱱᱠᱩᱣᱟᱜ ᱦᱚᱸ ᱠᱳᱰ ᱦᱮᱱᱟᱜ ᱛᱟᱠᱚᱣᱟ ᱠᱨᱤᱥᱪᱟᱱ ᱩᱱᱠᱩᱣᱟᱜ ᱦᱚᱸ ᱫᱷᱚᱨᱚᱢ ᱠᱳᱰ ᱦᱮᱱᱟᱜ ᱛᱟᱠᱚᱣᱟ ᱵᱩᱫᱷ ᱠᱚ ᱦᱮᱱᱟᱜ ᱩᱱᱠᱩᱣᱟᱜ ᱦᱚᱸ ᱠᱳᱰ ᱦᱮᱱᱟᱜ ᱛᱟᱠᱚᱣᱟ ᱡᱮᱱ ᱵᱟᱞᱟ ᱩᱱᱠᱩᱣᱟᱜ ᱦᱚᱸ ᱠᱳᱰ ᱦᱮᱱᱟᱜ ᱛᱟᱠᱚᱣᱟ

ᱱᱚᱣᱟ ᱥᱤᱠᱪᱷᱤᱛ ᱟᱹᱰᱤ ᱠᱚᱢᱟᱣ ᱦᱮᱱᱟᱜ ᱵᱚᱱᱟ ᱥᱮ ᱦᱩᱸ ᱚᱱᱟ ᱞᱮᱠᱟᱛᱮ ᱵᱤᱱᱟᱹ ᱥᱤᱠᱪᱷᱤᱛ ᱦᱚᱲ ᱫᱚ ᱛᱤᱱᱟᱹᱜ ᱵᱟᱠᱚ ᱵᱟᱲᱟᱭ ᱫᱟᱲᱮᱭᱟᱜ ᱠᱟᱱᱟ ᱵᱚᱞᱮ ᱫᱷᱚᱨᱚᱢ ᱠᱳᱰ ᱛᱤᱱᱟᱹᱜ ᱞᱟᱹᱠᱛᱤᱭᱟᱱᱟ ᱟᱪᱪᱷᱟ ᱟᱨ ᱪᱮᱫ ᱠᱟᱱᱟ ᱢᱮᱱᱛᱮ ᱦᱩᱸ ᱱᱚᱣᱟ ᱫᱷᱚᱨᱚᱢ ᱠᱳᱰ ᱫᱚ ᱟᱹᱰᱤ ᱞᱟᱹᱠᱛᱤ ᱜᱮᱭᱟ

ᱱᱚᱣᱟ ᱫᱚ ᱥᱟᱹᱨᱤᱜᱮ ᱟᱹᱰᱤ ᱢᱟᱨᱟᱝ ᱞᱟᱡᱟᱣ ᱯᱟᱲᱟ ᱨᱮᱱᱟᱜ ᱠᱟᱛᱷᱟ ᱠᱟᱱ ᱜᱮᱭᱟ ᱮᱱᱛᱮᱫ ᱪᱮᱫᱟᱜ ᱡᱮ ᱟᱵᱚ ᱩᱱᱟᱹᱜ ᱞᱟᱹᱴᱩ ᱵᱷᱟᱨᱚᱛ ᱫᱤᱥᱚᱢ ᱨᱮ ᱮᱠᱮᱱ ᱢᱩᱞ ᱱᱤᱵᱟᱥᱤ ᱟᱹᱫᱤᱢ ᱟᱹᱫᱤᱵᱟᱹᱥᱤ ᱦᱚᱲ ᱟᱵᱚᱜᱮ ᱱᱚᱰᱮᱱᱟᱜ ᱯᱮᱦᱪᱟᱱ ᱜᱮ ᱵᱟᱹᱱᱩᱜ ᱛᱟᱵᱚᱱᱟ ᱛᱚ ᱱᱚᱣᱟ ᱫᱚ ᱟᱹᱰᱤ ᱞᱟᱡᱟᱣ ᱯᱟᱲᱟ ᱠᱟᱛᱷᱟ ᱠᱟᱱ ᱜᱮᱭᱟ ᱟᱨ ᱠᱩᱪ ᱠᱩᱪ ᱦᱚᱲ ᱢᱮᱱᱟᱜ ᱠᱚᱣᱟ ᱠᱤ ᱵᱚᱞᱮ

ᱚᱠᱟ ᱦᱚᱨ ᱛᱮᱞᱮ ᱪᱟᱞᱟᱜ ᱠᱟᱱᱟ ᱟᱨ ᱟᱞᱮ ᱪᱮᱫ ᱱᱚᱣᱟ ᱨᱮ ᱯᱚᱨᱮ ᱫᱷᱚᱱ ᱞᱮ ᱧᱟᱢᱟ ᱟᱨ ᱟᱞᱮ ᱱᱚᱣᱟ ᱟᱹᱫᱤᱵᱟᱹᱥᱤ ᱠᱷᱚᱡ ᱮᱱᱛᱮᱫ ᱪᱮᱫ ᱤᱭᱟᱹ ᱞᱮ ᱧᱟᱢᱟ ᱥᱮ ᱫᱟᱨᱮ ᱞᱮ ᱧᱟᱢᱟ ᱚᱱᱟ ᱵᱟᱠᱚ ᱵᱩᱡᱷᱟᱹᱣ ᱧᱟᱢ ᱠᱟᱱᱟ ᱟᱪᱪᱷᱟ ᱚᱱᱟᱛᱮ ᱩᱱᱠᱩ ᱫᱚ ᱦᱤᱱᱫᱩ ᱦᱤᱱᱫᱩ ᱜᱮᱠᱚ ᱞᱮᱠᱷᱟᱜ ᱠᱟᱱᱟ ᱟᱪᱪᱷᱟ ᱦᱩᱭᱩᱜ ᱠᱟᱱᱟ